ᱠᱷᱚᱵᱚᱨ ᱢᱚᱵᱚᱨ ᱟᱫᱚ ᱵᱟᱝ ᱧᱟᱢ ᱡᱟᱜᱮ ᱟᱫᱚ ᱚᱱᱟ ᱫᱚ ᱵᱮᱨᱮᱞ ᱵᱩᱜᱲᱚᱜ ᱠᱟᱱᱟ ᱚᱱᱟ ᱵᱮᱜᱚᱨ ᱟᱨ ᱢᱟᱱᱮ ᱱᱚᱣᱟ ᱫᱚ ᱦᱟᱸᱜ ᱥᱳᱞᱳ ᱟᱱᱟ ᱨᱮᱭᱟᱜ ᱟᱯᱮ ᱡᱩᱢᱤᱫ ᱠᱟᱛᱮ ᱚᱱᱟ ᱦᱟᱸᱜ ᱯᱮ ᱡᱚᱢᱟ ᱠᱟᱜᱼᱟ ᱡᱮ ᱚᱱᱟ ᱟᱞᱮᱭᱟᱜ ᱡᱟᱦᱮᱨ ᱛᱷᱟᱱ ᱡᱮᱱᱚ ᱡᱟᱦᱮᱨ ᱛᱷᱟᱱ ᱡᱮᱱᱚ ᱯᱟᱴᱴᱟ ᱨᱮᱠᱚᱨᱰᱚᱜ ᱢᱟ ᱦᱮᱸ ᱱᱚᱣᱟ ᱱᱚᱣᱟ ᱵᱮᱜᱚᱨ ᱱᱚᱣᱟ ᱵᱮᱜᱚᱨ ᱫᱚ ᱟᱫᱚ ᱪᱮᱫ? ᱟᱪᱪᱷᱟ ᱱᱚᱛᱮ ᱟᱭᱳ ᱦᱚᱲ ᱛᱟᱠᱚ ᱦᱚᱸ ᱠᱟᱹᱡ ᱟᱪᱪᱷᱟ ᱛᱟᱦᱚᱞᱮ ᱟᱭᱳ ᱦᱚᱲ ᱛᱟᱠᱚ ᱠᱟᱹᱴᱤᱡ ᱤᱧ ᱠᱩᱞᱤ ᱞᱮᱠᱚ ᱜᱮ ᱟᱪᱪᱷᱟ ᱟᱯᱮ ᱡᱟᱦᱟᱸᱭ ᱱᱚᱰᱮ ᱱᱤᱛᱚᱜ ᱟᱭᱳ ᱦᱚᱲ ᱯᱮ ᱫᱩᱲᱩᱵ ᱟᱠᱟᱱ ᱛᱟᱵᱚᱱᱟ ᱢᱟ ᱟᱯᱮ ᱦᱚᱸ ᱠᱟᱹᱴᱤᱡ ᱞᱟᱹᱭ ᱯᱮ ᱟᱯᱮᱭᱟᱜ ᱪᱮᱫ ᱪᱮᱫ ᱨᱮᱸᱜᱮᱡ ᱨᱟᱵᱟᱝ ᱠᱚ ᱢᱮᱱᱟᱜ ᱟᱠᱟᱫ ᱠᱟᱹᱴᱤᱡ ᱞᱮ ᱟᱸᱡᱚᱢ ᱛᱟᱨᱟ ᱞᱮᱜᱮ ᱵᱟᱵᱟ ᱦᱚᱲ ᱠᱚᱢᱟ ᱦᱟᱸᱜ ᱚᱱᱟ ᱡᱟᱦᱮᱨ ᱨᱮᱱᱟᱜ ᱪᱷᱟᱹᱲᱤᱡ ᱛᱮ ᱮᱴᱟᱜ ᱡᱟᱦᱟᱱᱟᱜ ᱦᱟᱸᱜ ᱵᱟᱠᱚ ᱞᱟᱹᱭ ᱞᱮᱜᱼᱟ ᱯᱟᱞᱮᱱ ᱟᱯᱮ ᱯᱮ ᱫᱤᱥᱟᱹᱭᱮᱫ ᱛᱟᱵᱚᱱᱟ ᱥᱮ ᱯᱮ ᱫᱤᱥᱟᱹ ᱧᱟᱢᱮᱜᱼᱟ ᱟᱨ ᱪᱮᱫ ᱪᱮᱫ ᱠᱚ ᱦᱩᱭᱩᱜ ᱠᱟᱱᱟ

ᱟᱨ ᱪᱮᱫ ᱠᱚ ᱢᱟ ᱛᱟᱦᱚᱞᱮ ᱪᱮᱫ ᱛᱩᱢᱫᱟᱜ ᱴᱟᱢᱟᱠ ᱨᱮᱭᱟᱜ ᱠᱟᱛᱷᱟ ᱯᱮ ᱞᱟᱹᱭ ᱢᱟᱱᱮ ᱥᱚᱨᱠᱟᱨ ᱠᱷᱚᱱ ᱡᱟᱦᱟᱸ ᱠᱚ ᱧᱟᱢᱚᱜ ᱠᱟᱱ ᱟᱞᱮ ᱪᱮᱫᱟᱜ ᱢᱟᱱᱮ ᱟᱯᱮ ᱵᱟᱯᱮ ᱧᱟᱢᱮᱫ ᱛᱟᱵᱚᱱᱟ ᱪᱮᱫᱟᱜ ᱵᱟᱝ ᱟᱪᱪᱷᱟ ᱟᱨ ᱟᱫᱚ ᱚᱱᱟ ᱨᱮᱱᱟᱝ ᱡᱟᱭᱜᱟ ᱫᱚ ᱚᱠᱟᱨᱮ

ᱱᱚᱣᱟ ᱟᱪᱪᱷᱟ ᱟᱨ ᱟᱨ ᱪᱮᱫ ᱠᱚ ᱢᱟ ᱞᱟᱹᱭ ᱛᱟᱵᱚᱱ ᱯᱮ ᱤᱱᱟᱹᱜᱮ ᱵᱟᱵᱟ ᱦᱚᱲ ᱛᱟᱠᱚ ᱢᱟ ᱟᱯᱮ ᱞᱟᱹᱭ ᱯᱮ ᱟᱨ ᱟᱨ ᱵᱟᱯᱮ ᱩᱭᱦᱟᱹᱨ ᱧᱟᱢᱮᱫ ᱛᱟᱵᱚᱱᱟ

ᱢᱤᱫ ᱜᱷᱟᱨᱚᱸᱡᱽ ᱨᱮᱱ ᱦᱚᱲ ᱞᱮᱠᱟᱱ ᱦᱚᱲ ᱠᱟᱱᱟᱞᱮ ᱱᱚᱰᱮ ᱫᱚ ᱟᱯᱮᱭᱟᱜ ᱡᱟᱦᱟᱸ ᱴᱟᱜ ᱟᱱᱟᱴ ᱮᱴᱠᱮᱴᱚᱬᱮ ᱞᱮ ᱟᱸᱡᱚᱢᱟ ᱟᱨ ᱢᱚᱦᱚᱞ ᱥᱮ ᱯᱟᱨᱜᱟᱱᱟ ᱢᱚᱦᱚᱞ ᱢᱟᱺᱡᱷᱤ ᱢᱚᱦᱚᱞ ᱞᱮᱠᱟᱛᱮ ᱪᱮᱫ ᱞᱮᱠᱟᱛᱮ ᱚᱱᱟ ᱢᱟᱫᱽᱫᱷᱚᱢ ᱥᱮ ᱛᱟᱞᱟᱛᱮ ᱚᱱᱟ ᱠᱚ ᱥᱚᱢᱟᱫᱷᱟᱱ ᱜᱟᱱᱚᱜᱼᱟ ᱚᱱᱟ ᱠᱩᱨᱩᱢᱩᱴᱩ ᱨᱮ ᱱᱚᱰᱮ ᱱᱟᱜᱟᱨ ᱥᱮ ᱱᱚᱣᱟ ᱮᱱᱛᱮᱫ ᱱᱟᱜᱽᱨᱟ ᱨᱮ ᱢᱮᱫᱽᱱᱤᱯᱩᱨ ᱱᱟᱜᱟᱨ ᱨᱮᱫᱚ ᱨᱟᱹᱡᱤ ᱵᱟᱹᱵᱩ ᱜᱮ ᱱᱟᱦᱟᱜ ᱱᱟᱜᱟᱨ ᱯᱟᱨᱜᱟᱱᱟ ᱢᱮᱱᱟᱭᱟ ᱟᱫᱚ ᱱᱩᱭ ᱥᱟᱞᱟᱜ ᱟᱯᱮ ᱫᱚ ᱠᱤᱱᱛᱩ ᱟᱹᱰᱤ ᱥᱩᱜᱩᱲ ᱧᱚᱜ ᱥᱟᱹᱜᱟᱹᱭ ᱫᱚᱦᱚ ᱦᱩᱭᱩᱜ ᱛᱟᱯᱮᱭᱟ ᱡᱟᱦᱟᱱᱟᱜ ᱜᱮ ᱦᱩᱭᱩᱜᱼᱟ ᱵᱟᱰᱟᱭ ᱦᱚᱪᱚᱭᱟᱯᱮ ᱟᱡ ᱡᱚᱠᱷᱚᱱ ᱦᱚᱦᱚ ᱟᱯᱮᱭᱟ ᱪᱟᱞᱟᱜ ᱦᱩᱭᱩᱜ ᱛᱟᱯᱮᱭᱟ ᱠᱟᱨᱚᱱ ᱞᱮᱠᱷᱟ ᱥᱩᱢᱩᱝ ᱱᱚᱭ ᱠᱷᱚᱱᱟᱜ ᱵᱟᱨᱚᱴᱤ ᱚᱲᱟᱜ ᱞᱮᱠᱟ ᱡᱩᱫᱤ ᱢᱮᱱᱟᱜ ᱯᱮᱭᱟ ᱢᱟᱱᱮ ᱞᱮᱠᱷᱟ ᱛᱮᱫᱚ ᱯᱮ ᱠᱚᱢ ᱜᱮᱭᱟ ᱟᱫᱚ ᱱᱚᱰᱮ ᱫᱚ ᱮᱴᱟᱜ ᱠᱚᱣᱟᱜ ᱞᱮᱠᱷᱟ ᱵᱟᱹᱲᱛᱤᱭᱟ ᱟᱨ ᱟᱯᱮ ᱡᱟᱦᱟᱸ ᱞᱮᱠᱟᱱᱟᱜ ᱮᱱᱛᱮᱫ ᱱᱚᱣᱟ ᱡᱟᱭᱜᱟ ᱠᱚᱯᱮ ᱢᱤᱫ ᱫᱚᱯᱮ ᱮᱥᱮᱫ ᱟᱠᱟᱫ ᱚᱱᱟ ᱠᱚ

ᱵᱟᱹᱲᱛᱤ ᱠᱟᱭᱛᱮ ᱟᱵᱚ ᱞᱮᱠᱟ ᱨᱮᱸᱜᱮᱡ ᱱᱟᱪᱟᱨ ᱦᱚᱲᱟᱜ ᱜᱮ ᱡᱟᱭᱜᱟ ᱮᱴᱟᱜ ᱦᱚᱲ ᱠᱚ ᱫᱚᱠᱷᱚᱞ ᱠᱟᱛᱮ ᱞᱟᱜᱟ ᱞᱟᱜᱟ ᱠᱟᱛᱮ ᱠᱚ ᱫᱚᱠᱷᱚᱞ ᱟᱨ ᱚᱱᱟ ᱪᱤᱛᱟᱹᱨ ᱱᱚᱰᱮ ᱧᱮᱞᱚᱜ ᱠᱟᱱᱟ ᱮᱭ ᱠᱟᱨᱚᱱ ᱛᱮ ᱟᱪᱪᱷᱟ ᱱᱚᱰᱮ ᱡᱟᱦᱟᱸ ᱛᱤᱱᱟᱹᱜ ᱚᱲᱟᱜ ᱯᱮ ᱛᱮᱭᱟᱨ ᱟᱠᱟᱫ ᱛᱟᱵᱚᱱ ᱫᱚ

ᱟᱪᱪᱷᱟ ᱟᱨ ᱢᱤᱫᱴᱟᱝ ᱢᱚᱡᱟ ᱨᱮ ᱚᱸᱰᱮ ᱯᱮᱭᱟ ᱯᱮᱭᱟ ᱵᱟᱝ ᱦᱩᱭ ᱠᱟᱱᱟ ᱟᱪᱪᱷᱟ ᱡᱟᱹᱛ ᱠᱚ ᱚᱸᱰᱮ ᱵᱟᱨᱭᱟ ᱵᱟᱝ ᱦᱩᱭ ᱠᱟᱱᱟ ᱦᱮᱸ ᱟᱪᱪᱷᱟ ᱢᱟᱺᱡᱷᱤ ᱚᱲᱟᱜ ᱨᱮ ᱵᱟᱝ ᱦᱩᱭ ᱠᱟᱱᱟ ᱢᱟᱺᱡᱷᱤ ᱢᱟᱺᱡᱷᱤ ᱟᱡ ᱵᱟᱵᱟ ᱚᱸᱰᱮ ᱥᱚᱨᱠᱟᱨᱤ ᱠᱚᱨᱢᱚᱪᱟᱨᱤ ᱛᱟᱦᱮᱸ ᱠᱟᱱᱟ ᱛᱚ

ᱵᱟᱢ ᱧᱟᱢ ᱱᱚᱝᱠᱟ ᱠᱤᱱᱛᱩ ᱚᱱᱟ ᱫᱚ ᱵᱟᱝ ᱟᱹᱫᱤᱵᱟᱹᱥᱤ ᱢᱟᱛᱨᱚ ᱯᱷᱟᱥᱴ ᱯᱨᱟᱭᱳᱨᱤᱴᱤ ᱮᱢ ᱠᱟᱛᱮ ᱩᱱᱠᱩ ᱫᱚᱠᱚ ᱧᱟᱢ ᱠᱚᱣᱟ ᱪᱟᱹᱠᱨᱤ ᱟᱨ ᱵᱟᱭ ᱪᱟᱹᱠᱨᱤ ᱱᱚᱰᱮ ᱫᱚ ᱩᱱᱤᱭᱟᱜ ᱫᱚ ᱦᱟᱥᱟ ᱡᱟᱭᱜᱟ ᱫᱚ ᱟᱫᱚ ᱵᱟᱹᱱᱩᱜ ᱛᱟᱭᱟ ᱥᱩᱫᱷᱩ ᱵᱷᱤᱴᱟᱹ ᱥᱩᱢᱩᱝ ᱥᱩᱛᱚᱨᱟᱝ ᱦᱚᱭᱛᱳ ᱚᱱᱟ ᱫᱚ ᱯᱚᱨᱤᱢᱟᱱ ᱠᱚᱢ ᱫᱟᱲᱮᱭᱟᱜᱼᱟ ᱢᱮᱱᱠᱷᱟᱱ ᱧᱟᱢ ᱱᱚᱣᱟ ᱜᱮ ᱱᱤᱭᱚᱢ ᱠᱟᱱᱟ ᱫᱚᱥᱨᱟ ᱫᱩᱧ ᱢᱮᱱᱟ ᱱᱚᱜᱼᱚᱭ ᱡᱮ ᱟᱯᱮᱭᱟᱜ ᱯᱨᱚᱛᱷᱚᱢ ᱡᱟᱦᱟᱸ ᱠᱩᱠᱞᱤ ᱨᱟᱠᱟᱵ ᱚᱸᱰᱮ ᱜᱚᱰᱮᱛ ᱵᱟᱵᱟ ᱢᱚᱪᱟ ᱠᱷᱚᱱ ᱦᱟᱸᱜ ᱡᱮ ᱥᱟᱞᱜᱚᱨᱟᱢ ᱥᱮ ᱡᱟᱦᱮᱨ ᱛᱷᱟᱱ ᱱᱤᱭᱮ ᱱᱚᱣᱟ ᱜᱮ ᱟᱞᱮ ᱵᱟᱞᱮ ᱠᱟᱜᱚᱡᱽ ᱯᱚᱛᱚᱨ ᱫᱟᱲᱮ ᱟᱠᱟᱫᱼᱟ ᱟᱹᱰᱤ ᱞᱮ ᱪᱮᱥᱴᱟ ᱟᱠᱟᱫᱼᱟ ᱢᱮᱱᱠᱷᱟᱱ ᱵᱟᱝ ᱜᱟᱱ ᱟᱠᱟᱱᱟ

ᱚᱠᱚᱭ ᱩᱱᱤ ᱩᱱᱤ ᱦᱟᱛᱮ ᱫᱟᱬᱟ ᱟᱹᱪᱩᱨᱟ ᱩᱱᱤ ᱴᱷᱮᱡ ᱵᱷᱮᱡᱟ ᱠᱮᱫᱤᱧᱟ ᱩᱱᱤ ᱦᱟᱯᱮ ᱠᱟᱹᱴᱤᱡ ᱧᱮᱞ ᱞᱟᱹᱜᱤᱫ ᱥᱚᱢᱚᱭ ᱤᱢᱟᱹᱧ ᱯᱮ ᱟᱫᱚᱧ ᱪᱟᱞᱟᱣᱱᱟ ᱟᱨᱚ ᱢᱤᱫ ᱫᱷᱟᱣ ᱢᱤᱫ ᱦᱚᱲ ᱯᱷᱳᱱ ᱞᱮᱫᱟ ᱡᱮ ᱦᱮᱱᱟᱜ ᱠᱟᱫᱮᱭᱟ ᱫᱩᱴᱳ ᱟᱲᱟᱭᱴᱟ ᱥᱮᱫ ᱥᱮᱱ ᱥᱮᱱᱛᱮ ᱩᱱᱤ ᱟᱨᱚ ᱚᱠᱟᱨᱮ ᱥᱟᱨᱠᱩᱞᱮᱴ ᱞᱟᱹᱜᱤᱫ ᱡᱮᱨᱟᱨ ᱥᱟᱨ ᱥᱟᱞᱟᱜ ᱪᱟᱞᱟᱣᱱᱟ ᱤᱱᱠᱩᱭᱟᱨᱤ ᱵᱮᱠᱟᱨᱤ ᱨᱩᱣᱟᱹᱲ ᱦᱮᱡ ᱮᱱᱟ ᱟᱫᱚ ᱥᱮᱱ ᱜᱮ ᱵᱟᱝ ᱦᱩᱭ ᱠᱟᱱᱟ ᱟᱢ ᱥᱟᱶᱛᱮ ᱟᱨ ᱛᱚᱠᱚ ᱠᱚ ᱪᱟᱞᱟᱜᱼᱟ ᱚᱠᱚᱭ ᱦᱚᱸ ᱵᱟᱠᱚ ᱥᱮᱱᱟ ᱮᱠᱞᱟ ᱜᱮ
ᱟᱫᱚ ᱚᱱᱟ ᱦᱚᱸᱧ ᱞᱟᱹᱭ ᱵᱩᱴᱟᱹ ᱩᱛᱟᱹᱨ ᱡᱮᱦᱮᱛᱩ ᱥᱟᱞᱜᱚᱨᱟᱢ ᱫᱚ ᱟᱵᱤᱱᱟᱜ ᱮᱠᱞᱟᱜ ᱫᱚ ᱵᱟᱝ ᱠᱟᱱᱟ ᱚᱱᱟ ᱫᱚ ᱥᱳᱞᱳ ᱟᱱᱟᱜ ᱠᱟᱱᱟ ᱛᱟᱦᱚᱞᱮ ᱮᱠᱞᱟ ᱪᱟᱞᱟᱣ ᱞᱮᱱᱠᱷᱟᱱ ᱩᱱᱠᱩ ᱫᱚ ᱢᱟᱱᱮ ᱜᱩᱨᱩᱛᱛᱚ ᱜᱮ ᱵᱟᱠᱚ ᱮᱢᱟ ᱢᱟᱱᱮ ᱚᱱᱟ ᱫᱚ ᱵᱮᱠᱛᱤᱜᱚᱛᱚ ᱞᱮᱠᱟᱱᱟᱜ ᱠᱚ ᱤᱭᱟᱹᱭᱮᱫᱼᱟ ᱚᱠᱚᱭ ᱦᱚᱲ ᱩᱱᱤ ᱦᱮᱡ ᱠᱟᱱ ᱢᱟᱱᱮ ᱱᱚᱜᱼᱚᱭ ᱡᱮ ᱵᱟᱨ ᱵᱟᱨ ᱪᱟᱞᱟᱣ ᱠᱟᱛᱮ ᱦᱮᱨᱮᱥ ᱦᱩᱭᱩᱜ ᱠᱟᱱ ᱫᱚ ᱱᱚᱣᱟ ᱵᱟᱝ ᱦᱩᱭ ᱠᱚᱜᱼᱟ ᱩᱱ ᱨᱮᱜᱮ ᱡᱩᱫᱤ ᱟᱯᱮ ᱡᱚᱛᱚ ᱦᱚᱲ ᱜᱮᱯᱮ ᱪᱟᱞᱟᱣ ᱠᱚᱜᱼᱟ ᱟᱫᱚ ᱨᱮᱸᱜᱮᱡ ᱦᱚᱲ ᱛᱚ ᱨᱮᱸᱜᱮᱡ ᱦᱚᱲ ᱫᱚ ᱚᱱᱮ ᱛᱮᱦᱮᱧ ᱫᱚ ᱤᱧᱟᱹᱜ ᱠᱟᱹᱢᱤ ᱦᱮᱱᱟᱜᱼᱟ ᱛᱮᱦᱮᱧ ᱫᱚ ᱠᱟᱹᱢᱤ ᱠᱟᱹᱢᱤ ᱵᱟᱝ ᱵᱟᱹᱱᱩᱜ ᱛᱤᱧᱟ ᱡᱤᱭᱚᱱ ᱨᱮ
ᱡᱤᱭᱚᱱ ᱨᱮ ᱠᱟᱹᱢᱤ ᱦᱚᱸ ᱦᱩᱭᱩᱜᱼᱟ ᱱᱟᱞᱦᱟ ᱦᱚᱸ ᱦᱩᱭᱩᱜᱼᱟ ᱛᱚᱵᱮ ᱟᱹᱥᱩᱞ ᱦᱚᱸ ᱦᱩᱭᱩᱜᱼᱟ ᱟᱨᱚ ᱠᱤᱪᱷᱩ ᱠᱤᱪᱷᱩ ᱩᱭᱦᱟᱹᱨ ᱵᱷᱟᱵᱽᱱᱟ ᱫᱚ ᱚᱱᱟ ᱞᱟᱹᱜᱤᱫ ᱚᱠᱛᱚ ᱦᱚᱸ ᱮᱢᱚᱜ ᱦᱩᱭᱩᱜᱼᱟ ᱟᱹᱵᱤᱱᱟᱜ ᱵᱚᱭᱚᱥ ᱚᱱᱩᱯᱟᱛ ᱛᱮ ᱡᱟᱦᱟᱸ ᱵᱤᱱ ᱠᱩᱨᱩᱢᱩᱴᱩᱭᱟ ᱚᱱᱟ ᱫᱚ ᱟᱹᱵᱤᱱ ᱞᱟᱹᱜᱤᱫ ᱫᱚ ᱵᱟᱝᱟ ᱛᱚ ᱵᱟᱝᱟ ᱡᱟᱛᱮ ᱯᱤᱲᱦᱤ ᱠᱮ ᱯᱤᱲᱦᱤ ᱱᱚᱣᱟ ᱟᱛᱳ ᱨᱮ ᱡᱟᱦᱟᱸ ᱛᱤᱱᱟᱹᱜ ᱠᱚ ᱦᱤᱡᱩᱜᱼᱟ ᱩᱱᱠᱩ ᱚᱸᱰᱮ ᱞᱮᱠᱟ ᱠᱟᱛᱮ ᱟᱵᱚ ᱞᱮᱠᱟ ᱠᱟᱛᱮ ᱵᱚᱱ ᱛᱟᱦᱮᱸ ᱫᱟᱲᱮᱭᱟᱜ ᱢᱟ ᱢᱟᱱᱮ ᱡᱮᱱᱟᱨᱮᱥᱚᱱ ᱴᱩ ᱡᱮᱱᱟᱨᱮᱥᱚᱱ ᱥᱮ ᱵᱟᱝ ᱟᱨ ᱯᱷᱟᱥᱴ ᱯᱨᱟᱭᱳᱨᱤᱴᱤ ᱫᱚ ᱚᱱᱟᱜᱮ ᱡᱟᱦᱟᱸ ᱜᱮ ᱟᱵᱚ ᱰᱤ ᱵᱟᱲᱜᱮ ᱠᱟᱛᱮ ᱵᱚᱱ ᱛᱟᱦᱮᱱᱟ ᱥᱟᱞ ᱜᱚᱨᱚᱢ ᱥᱮ ᱵᱟᱠᱚ ᱞᱟᱹᱭᱟ ᱟᱛᱳ ᱜᱚᱨᱚᱢ

ᱟᱫᱚ ᱯᱷᱟᱨᱟᱠ ᱛᱮᱫ ᱫᱚ ᱱᱚᱣᱟ ᱚᱸᱰᱮ ᱡᱮ ᱯᱩᱥᱯᱟᱧᱡᱚᱞᱤ ᱠᱚ ᱮᱢ ᱠᱮᱫ ᱫᱚ ᱵᱚᱸᱜᱟ ᱫᱚ ᱚᱠᱚᱭ ᱵᱚᱸᱜᱟᱭᱮᱫᱟ ᱵᱟᱢᱲᱮ ᱵᱚᱸᱜᱟᱭ ᱟᱯᱮ ᱡᱚᱠᱷᱚᱱ ᱚᱲᱟᱜ ᱠᱚᱨᱮ ᱢᱟᱱᱮ ᱦᱟᱲᱮ ᱠᱤᱥᱚᱨ ᱦᱟᱲᱮ ᱠᱤᱥᱚᱨ ᱦᱟᱲᱮ ᱥᱮᱱ ᱱᱟᱦᱟᱱ ᱨᱮ ᱱᱚᱣᱟ ᱨᱮᱫᱚ ᱚᱠᱚᱭ ᱵᱚᱸᱜᱟᱭᱟ ᱫᱟ ᱚᱠᱚᱭ ᱠᱚ ᱠᱟᱹᱢᱤᱭᱟ ᱱᱟᱭᱠᱮ ᱠᱟᱹᱢᱤᱭᱟ ᱚᱸᱰᱮ ᱠᱤ ᱟᱯᱮ ᱵᱟᱢᱲᱮ ᱯᱮ ᱟᱹᱜᱩᱭᱟ

ᱵᱟᱝ ᱢᱤᱫᱼᱟ ᱛᱟᱦᱚᱞᱮ ᱟᱵᱚ ᱫᱚ ᱠᱤ ᱚᱱᱟ ᱜᱷᱚᱨᱟᱱᱟ ᱚᱱᱟ ᱜᱷᱚᱨᱟᱱᱟ ᱨᱮᱱ ᱢᱟᱱᱮ ᱦᱚᱲ ᱠᱟᱱᱟ ᱵᱚᱱ ᱢᱟᱱᱮ ᱵᱟᱢᱲᱮᱭᱟᱜ ᱛᱟᱹᱨᱤ ᱨᱮᱵᱚᱱ ᱟᱹᱪᱩᱨᱚᱜ ᱠᱟᱱᱟ ᱟᱵᱚ ᱥᱮ ᱱᱟᱭᱠᱮᱭᱟᱜ ᱛᱟᱹᱨᱤ ᱨᱮᱵᱚᱱ ᱟᱹᱪᱩᱨᱚᱜ ᱠᱟᱱᱟ ᱱᱟᱭᱠᱮᱭᱟᱜ ᱛᱟᱹᱨᱤ ᱨᱮᱵᱚᱱ ᱟᱹᱪᱩᱨᱚᱜ ᱠᱟᱱᱟ ᱛᱟᱦᱚᱞᱮ ᱱᱟᱭᱠᱮᱭᱟᱜ ᱛᱟᱹᱨᱤ ᱨᱮᱵᱚᱱ ᱟᱹᱪᱩᱨᱚᱜ ᱠᱷᱟᱱ ᱢᱟᱱᱮ ᱟᱵᱚᱭᱤᱡ ᱟᱥᱞᱤ ᱱᱟᱭᱠᱮ ᱫᱚ ᱚᱠᱚᱭ ᱵᱟᱢᱲᱮ ᱥᱮ ᱟᱛᱳ ᱥᱳᱞᱳ ᱟᱱᱟᱛᱮ ᱡᱟᱦᱟᱸᱭ ᱦᱟᱸᱜ ᱵᱚᱸᱜᱟ ᱵᱩᱨᱩ ᱠᱚ ᱥᱟᱵ ᱛᱟᱵᱚᱱ ᱱᱟᱭᱠᱮ ᱜᱮ ᱢᱟᱱᱮ ᱟᱵᱚᱣᱟᱜ ᱯᱟᱹᱛᱭᱟᱹᱣ ᱫᱚ ᱚᱠᱟᱨᱮ ᱫᱚᱦᱚ ᱨᱮᱭᱟᱜ ᱫᱚᱨᱠᱟᱨ ᱛᱟᱦᱮᱸ ᱠᱟᱱᱟ ᱜᱩᱡᱩᱜ ᱨᱮᱦᱚᱸᱧ ᱢᱟᱨᱟᱝ ᱵᱩᱨᱩ ᱟᱨ ᱤᱧ ᱵᱟᱧᱪᱟᱜ ᱨᱮᱦᱚᱸ ᱢᱟᱨᱟᱝ ᱵᱩᱨᱩ ᱦᱮᱸ ᱵᱟᱝ ᱛᱟᱦᱚᱞᱮ ᱚᱱᱟ ᱫᱚ ᱚᱠᱟ ᱨᱮᱵᱚᱱ ᱜᱚᱰᱚᱜ ᱡᱚᱦᱟᱨᱚᱜᱼᱟ ᱡᱟᱦᱮᱨ ᱨᱮ ᱟᱫᱚ ᱱᱚᱜᱼᱚ ᱱᱚᱣᱟ ᱥᱤᱠᱷᱱᱟᱹᱛ ᱡᱩᱫᱤ ᱩᱱᱠᱩ ᱢᱟᱹᱭ ᱵᱟᱹᱵᱩ ᱛᱟᱠᱚ ᱵᱟᱵᱚᱱ ᱮᱢᱟ ᱠᱚᱣᱟ ᱜᱟᱯᱟ ᱦᱤᱞᱳᱜ ᱫᱚ ᱡᱟᱦᱮᱨ ᱥᱮᱫ ᱫᱚ ᱵᱟᱠᱚ ᱥᱟᱢᱟᱜ ᱩᱱᱠᱩ ᱚᱱᱟ ᱯᱮᱱᱰᱮᱞ ᱥᱮᱫ ᱠᱚ ᱪᱟᱞᱟᱜᱼᱟ ᱟᱫᱚ ᱯᱮᱱᱰᱮᱞ ᱥᱮᱫ ᱪᱟᱞᱟᱣ ᱪᱟᱞᱟᱣ ᱛᱮ ᱚᱱᱟ ᱡᱟᱭᱜᱟ ᱨᱮᱠᱚ ᱥᱮᱴᱮᱨᱚᱜᱼᱟ ᱡᱚᱠᱷᱚᱱ ᱜᱮ ᱯᱮᱱᱰᱮᱞ ᱥᱮᱱᱟ ᱵᱚᱲᱚ ᱯᱩᱡᱟᱹ ᱨᱮ ᱥᱮᱱᱟ ᱟᱢ ᱵᱚᱸᱜᱟ ᱢᱮᱱᱟᱜ ᱟᱠᱟᱫ ᱠᱚᱣᱟ ᱢᱤᱫ ᱢᱤᱫ ᱛᱮ ᱛᱟᱨᱮ ᱢᱟᱨᱟᱝᱤᱡ ᱢᱟᱲᱟᱝ ᱠᱚ ᱵᱚᱸᱜᱟ ᱟᱫᱮᱭᱟ ᱯᱩᱥᱯᱟᱧᱡᱚᱞᱤ ᱠᱚ ᱮᱢ ᱠᱮᱜᱼᱟ ᱫᱚᱠᱠᱷᱤᱱᱟ ᱠᱚ ᱮᱢ ᱠᱮᱜᱼᱟ ᱥᱮ ᱵᱟᱝ

ᱛᱟᱦᱚᱞᱮ ᱟᱫᱚ ᱩᱱᱠᱩ ᱜᱟᱯᱟ ᱦᱤᱞᱳᱜ ᱡᱟᱦᱮᱨ ᱨᱮᱭᱟᱜ ᱠᱟᱛᱷᱟ ᱠᱚ ᱩᱭᱦᱟᱹᱨ ᱛᱤᱭᱳᱜ ᱫᱟᱲᱮᱭᱟᱜᱼᱟ ᱦᱤᱲᱤᱧ ᱟᱠᱚ ᱟᱫᱚ ᱠᱚ ᱦᱤᱲᱤᱧ ᱞᱮᱠᱷᱟᱱ ᱱᱚᱜᱼᱚᱭ ᱡᱮᱢᱚᱱ ᱞᱟᱹᱭᱮᱫ ᱫᱚ ᱟᱵᱚ ᱫᱚᱵᱚᱱ ᱟᱹᱫᱤᱵᱟᱹᱥᱤ ᱠᱟᱱᱟ ᱟᱹᱫᱤᱵᱟᱹᱥᱤ ᱠᱟᱱᱟ ᱵᱚᱱ ᱛᱚ ᱟᱫᱚ ᱟᱹᱫᱤᱵᱟᱹᱥᱤ ᱠᱤ ᱥᱩᱠᱨᱤ ᱠᱚ ᱵᱚᱸᱜᱟ ᱟᱠᱚᱣᱟ

ᱚᱱᱟ ᱯᱩᱛᱲᱟᱹ ᱨᱮ ᱪᱮᱫ ᱵᱚᱱ ᱧᱮᱞᱮᱫᱼᱟ ᱟᱪᱪᱷᱟ ᱢᱤᱫᱴᱟᱝ ᱠᱩᱲᱤ ᱦᱚᱯᱚᱱᱟᱜ ᱠᱤ ᱠᱳᱱᱳ ᱫᱤᱱ ᱛᱤᱱᱟᱹᱜ ᱜᱮᱞ ᱜᱚᱴᱟᱝ ᱛᱤ ᱦᱩᱭ ᱫᱟᱲᱮᱭᱟᱜᱼᱟ ᱦᱮᱸ ᱜᱮᱞ ᱜᱚᱴᱟᱝ ᱛᱤ ᱡᱟᱦᱟᱸ ᱠᱚᱨᱮ ᱯᱮ ᱧᱮᱞ ᱟᱠᱟᱫ ᱛᱤᱨᱞᱟᱹ ᱦᱚᱯᱚᱱ ᱤᱧ ᱢᱚᱱᱮ ᱦᱚᱭ ᱟᱵᱚ ᱤᱧ ᱵᱟᱨᱭᱟ ᱠᱟᱛᱮ ᱜᱤᱧ ᱧᱮᱞ ᱟᱠᱟᱫ ᱱᱚᱰᱮ ᱡᱟᱦᱟᱸ ᱛᱤᱱᱟᱹᱜ ᱟᱭᱳ ᱦᱚᱲ ᱠᱚ ᱦᱮᱡ ᱟᱠᱟᱱ ᱡᱚᱛᱚ ᱦᱚᱲ ᱛᱤᱱᱟᱹᱜ ᱩᱱᱤ ᱫᱚ ᱚᱢᱚᱱᱟᱛ ᱜᱮᱭᱟ ᱵᱚᱸᱜᱟ ᱫᱚᱥᱴᱤ ᱟᱨ ᱚᱱᱟ ᱫᱚᱥᱴᱤ ᱛᱤ ᱛᱮ ᱦᱮᱸ ᱚᱠᱚᱭᱮ ᱜᱚᱡᱮ ᱠᱟᱱᱟ ᱟᱫᱚ ᱩᱱᱤ ᱢᱚᱭᱥᱟᱥᱩᱨ ᱫᱚ ᱚᱠᱚᱭ ᱚᱠᱟ ᱞᱮᱠᱟᱱ ᱦᱚᱲ ᱠᱟᱱᱟᱭ ᱟᱪᱪᱷᱟ ᱢᱚᱭᱥᱟᱥᱩᱨ ᱪᱮᱫ ᱞᱮᱠᱟ ᱧᱮᱞᱚᱜᱼᱟ ᱟᱵᱚ ᱪᱮᱫ ᱞᱮᱠᱟ ᱦᱮᱸᱫᱮᱭᱟᱵᱚᱱ ᱴᱚᱲᱟ ᱠᱚᱪᱮ ᱜᱮ ᱢᱟᱭᱛᱮ ᱴᱚᱲᱟ ᱢᱩ ᱵᱟᱝ ᱠᱟᱱ ᱛᱟᱵᱚᱱ ᱵᱟᱵᱚᱱ ᱮᱥᱮᱞ ᱢᱟᱨᱥᱟᱞ ᱟᱵᱚᱱ ᱩᱱᱟᱹᱜ ᱫᱚ ᱟᱨ ᱢᱮᱱᱠᱷᱟᱱ ᱩᱱᱤ ᱡᱟᱦᱟᱸᱭ ᱯᱟᱨᱚᱢᱟᱹᱭ ᱡᱟᱦᱟᱸᱭ ᱠᱚ ᱵᱚᱸᱜᱟᱭ ᱠᱟᱱᱟ ᱩᱱᱤ ᱫᱚ ᱪᱮᱫ ᱪᱮᱦᱨᱟᱭ ᱧᱮᱞᱚᱜ ᱠᱟᱱᱟ ᱥᱟᱡᱟᱣ ᱠᱟᱫᱮ ᱢᱩᱴᱷᱟᱹᱱ

ᱪᱷᱟᱹᱛᱤᱠ ᱵᱤᱨᱳᱫᱟᱹᱞᱤ ᱨᱤᱱᱤᱡ ᱠᱟᱱᱟᱭ ᱥᱮ ᱟᱵᱚ ᱵᱤᱨᱳᱫᱟᱹᱞᱤ ᱨᱤᱱᱤᱡ ᱠᱟᱱᱟᱭ ᱦᱮᱸ ᱵᱟᱵᱟ ᱦᱚᱸ ᱴᱷᱤᱠ ᱪᱮᱫᱟᱜ ᱟᱵᱚᱨᱮᱱ ᱟᱹᱜᱤᱞ ᱠᱚᱫᱚ ᱚᱱᱠᱟᱜᱮ ᱟᱨ ᱟᱵᱚᱣᱟᱜ ᱦᱚᱸ ᱚᱱᱟ ᱵᱚᱨᱱᱚ ᱫᱚ ᱮᱠᱷᱚᱱ ᱚᱱᱟ ᱫᱷᱟᱨᱟ ᱢᱮᱱᱟᱜ ᱜᱮᱭᱟ ᱡᱤᱱ ᱠᱚᱛᱮ ᱫᱚ ᱵᱟᱝ ᱯᱚᱨᱤᱵᱚᱨᱛᱚᱱ ᱠᱚ ᱟᱫᱚ ᱟᱵᱚᱭᱤᱡ ᱫᱚᱠᱚ ᱜᱚᱡᱮ ᱠᱟᱱᱟ ᱟᱨ ᱟᱵᱚᱜᱮ ᱥᱮᱱ ᱠᱟᱛᱮ ᱡᱟᱦᱟᱸᱭ ᱜᱚᱜᱚᱡ ᱠᱟᱱᱟ ᱩᱱᱤ ᱵᱚᱱ ᱰᱚᱵᱚᱜ ᱟᱭ ᱡᱚᱦᱟᱨᱟᱭ ᱠᱟᱱ ᱠᱷᱟᱱ ᱟᱫᱚ ᱚᱱᱟ ᱫᱚ ᱪᱮᱫ ᱯᱨᱚᱢᱟᱱ ᱮᱱᱟ ᱤᱧᱤᱡ ᱜᱚᱲᱚᱢ ᱦᱟᱲᱟᱢ ᱫᱟᱫᱟ ᱦᱟᱲᱟᱢ ᱠᱚ ᱜᱚᱡᱮ ᱠᱟᱱᱟ ᱟᱨ ᱡᱟᱦᱟᱸᱭ ᱜᱚᱡ ᱟᱹᱱᱤᱡᱼᱟ ᱥᱮᱱ ᱠᱟᱛᱮ ᱩᱱᱤᱜᱮ ᱮᱠᱵᱟᱨᱮ ᱵᱟᱨ ᱛᱤᱛᱮ ᱟᱸᱡᱽᱞᱮ ᱵᱟᱦᱟ ᱮᱢ ᱠᱟᱛᱮ ᱤᱧ ᱡᱚᱦᱟᱨᱟᱭᱟ ᱟᱫᱚ ᱚᱱᱟ ᱫᱚ ᱚᱠᱟ ᱞᱮᱠᱟᱱ ᱤᱧᱟᱹᱜ ᱫᱚ ᱥᱮᱵᱚᱠᱤᱭᱟᱹ ᱞᱮᱠᱟ ᱫᱚ ᱥᱮᱵᱟ ᱫᱚ ᱚᱠᱚᱭ ᱵᱚᱱ ᱠᱷᱚᱡᱚᱜᱼᱟ ᱡᱮ ᱤᱧᱨᱮᱱ ᱫᱟᱫᱟ ᱦᱟᱲᱟᱢ ᱵᱟᱝᱠᱷᱟᱱ ᱜᱚᱲᱚᱢ ᱦᱟᱲᱟᱢ ᱠᱚ ᱜᱚᱡᱮ ᱢᱟ ᱟᱨ ᱡᱟᱦᱟᱸᱭ ᱜᱚᱡᱚᱜ ᱜᱚᱜᱚᱡ ᱠᱟᱱᱟ ᱩᱱᱤᱜᱮ ᱟᱨᱦᱚᱸᱧ ᱥᱟᱨᱦᱟᱣᱮᱢᱟ ᱱᱮᱦᱚᱨᱚᱜ ᱢᱟᱹᱧ ᱡᱚᱦᱟᱨᱚᱜ ᱢᱟᱹᱧ ᱚᱱᱟ ᱠᱤ ᱴᱷᱤᱠ ᱴᱷᱤᱠᱟ ᱟᱫᱚ ᱚᱱᱟ ᱨᱮᱭᱟᱜ ᱫᱚ ᱱᱟᱜᱟᱢ ᱢᱤᱫᱴᱟᱝ ᱢᱮᱱᱟᱜᱼᱟ
ᱚᱠᱟᱨᱮ ᱥᱟᱱᱟᱢ ᱠᱚᱜᱮ ᱡᱚᱦᱟᱨ ᱡᱟᱠ ᱠᱚ ᱯᱟᱨᱟᱱ ᱜᱚᱵᱟ ᱡᱚᱛᱚ ᱜᱮᱭ ᱞᱟᱹᱭ ᱯᱩᱨᱟᱹᱣ ᱟᱠᱟᱫ ᱛᱟᱵᱚᱱᱟ ᱞᱟᱹᱭ ᱛᱮᱭᱟᱜ ᱫᱚ ᱵᱟᱹᱱᱩᱜ ᱟᱱᱟ ᱟᱨ ᱢᱤᱫ ᱫᱤᱱ ᱨᱮ ᱡᱚᱛᱚ ᱵᱚ ᱜᱟᱞᱢᱟᱨᱟᱣᱟ ᱟᱫᱚ ᱵᱚᱦᱚᱜ ᱨᱮᱦᱚᱸ ᱵᱟᱭ ᱟᱴᱠᱟᱜᱼᱟ ᱵᱟᱭ ᱥᱟᱦᱚᱵᱟ ᱟᱨ ᱟᱨ ᱠᱷᱟᱱ ᱟᱨᱚ ᱫᱤᱱ ᱫᱚ ᱪᱮᱫ ᱵᱚ ᱜᱟᱞᱢᱟᱨᱟᱣᱟ
ᱦᱳᱭ ᱵᱟᱠᱷᱟᱱ ᱟᱞᱮ ᱦᱚᱸ ᱵᱟᱠᱷᱟᱱ ᱢᱤᱫ ᱫᱤᱱ ᱨᱮᱜᱮ ᱡᱚᱛᱚ ᱞᱮ ᱪᱟᱵᱟ ᱠᱟᱜᱼᱟ ᱟᱨ ᱳᱭ ᱟᱨᱦᱚᱸ ᱫᱤᱱ ᱦᱚᱸ ᱛᱚ ᱥᱟᱨᱮᱡ ᱦᱩᱭᱩᱜᱼᱟ ᱦᱟᱱᱟ ᱫᱷᱟᱣ ᱦᱚᱸ ᱯᱟᱞᱮᱱ ᱦᱟᱱᱟ ᱫᱷᱟᱣ ᱢᱟᱱᱮ ᱟᱹᱰᱤ ᱫᱤᱱ ᱜᱮ ᱦᱩᱭᱱᱟ ᱥᱮ ᱦᱩᱞ ᱢᱟᱦᱟ ᱨᱮ ᱡᱚᱠᱷᱚᱱ ᱞᱮ ᱦᱮᱡ ᱮᱱᱟ ᱦᱮᱸ ᱟᱹᱰᱤ ᱫᱤᱱ ᱜᱮ ᱦᱩᱭᱱᱟ ᱡᱟᱠ ᱱᱮᱦᱚᱨ ᱫᱚ ᱱᱤᱭᱟᱹᱜᱮ ᱡᱮ ᱡᱟᱦᱟᱱᱟᱜ ᱜᱮ ᱚᱱᱠᱟ ᱡᱩᱫᱤ ᱯᱮ ᱠᱟᱹᱢᱤᱭᱟ ᱟᱫᱚ ᱡᱩᱫᱤ ᱯᱮ ᱫᱩ ᱫᱮᱞᱟ ᱟᱞᱮᱭᱟ ᱡᱮᱦᱮᱛᱩ ᱡᱚᱛᱚ ᱜᱮ ᱵᱟᱡᱟᱨ ᱥᱩᱨ ᱠᱚᱨᱮ ᱜᱮᱵᱚ ᱛᱟᱦᱮᱱ ᱠᱟᱱᱟ ᱮᱱᱠᱷᱟᱱ ᱞᱮ ᱦᱤᱡᱩᱜᱼᱟ ᱜᱚᱲᱚ ᱟᱯᱮᱭᱟᱞᱮ ᱡᱟᱦᱟᱱᱟᱜ ᱜᱮ ᱱᱟᱦᱟᱜ ᱦᱤᱨᱤ ᱞᱮᱠᱟ ᱨᱮᱦᱚᱸ ᱞᱮ ᱦᱤᱡᱩᱜᱼᱟ ᱟᱨ ᱡᱮᱦᱮᱛᱩ ᱱᱟᱦᱟᱜ ᱵᱚᱸᱜᱟ ᱵᱩᱨᱩ ᱥᱮ ᱤᱭᱟᱹ ᱠᱚᱫᱚ ᱤᱧ ᱫᱚ ᱡᱟᱹᱥᱛᱤ ᱵᱟᱲᱟᱭ ᱨᱮᱦᱚᱸᱧ ᱵᱟᱹᱧ ᱪᱚᱨᱪᱟᱭᱟ ᱚᱞ ᱯᱟᱲᱦᱟᱣ ᱤᱫᱤ ᱠᱟᱛᱮᱫ ᱡᱩᱫᱤ ᱡᱟᱦᱟᱱᱟᱜ ᱚᱱᱠᱟᱱᱟᱜ ᱞᱟᱹᱠᱛᱤ ᱠᱚ ᱯᱟᱲᱟᱜᱼᱟ ᱥᱮ ᱡᱟᱦᱟᱱᱟᱜ ᱥᱟᱡᱮᱥᱚᱱ ᱠᱚ ᱫᱚᱨᱠᱟᱨᱚᱜᱼᱟ ᱚᱱᱛᱮ ᱫᱩ ᱫᱮᱞᱟ ᱟᱞᱮᱭᱟ ᱡᱮᱦᱮᱛᱩ ᱱᱤᱛᱚᱜ ᱫᱚ ᱱᱟᱦᱟᱜ ᱚᱱᱠᱟᱱ ᱠᱟᱹᱢᱤ ᱡᱟᱭᱜᱟ ᱨᱮᱜᱮ ᱢᱮᱱᱟᱜ ᱞᱮᱭᱟ ᱜᱤᱫᱽᱨᱟᱹ ᱠᱚ ᱪᱮᱫ ᱞᱮᱠᱟ ᱵᱚ ᱚᱞ ᱯᱟᱲᱦᱟᱣ ᱠᱚᱣᱟ ᱪᱮᱫ ᱠᱚ ᱪᱤᱠᱟᱹ ᱞᱮᱠᱷᱟᱱ ᱦᱳᱭ ᱢᱤᱫᱴᱤᱡ ᱵᱷᱟᱹᱜᱤ ᱡᱟᱭᱜᱟ ᱨᱮᱠᱚ ᱪᱟᱞᱟᱜᱼᱟ ᱱᱚᱣᱟ ᱠᱚ ᱤᱫᱤ ᱠᱟᱛᱮᱫ ᱜᱮ ᱫᱤᱱ ᱜᱤᱧ ᱪᱟᱨᱪᱟᱭᱟ ᱤᱧ ᱫᱚ ᱦᱮᱸ ᱚᱱᱟ ᱠᱚᱫᱚᱧ ᱞᱟᱹᱭ ᱟᱵᱚ ᱜᱟᱞᱢᱟᱨᱟᱣ ᱟᱵᱚ ᱟᱨ ᱦᱳᱭ ᱱᱟᱦᱟᱜ ᱥᱚᱦᱚᱨ ᱵᱟᱡᱟᱨ ᱨᱮᱫᱚ ᱟᱹᱰᱤ ᱨᱚᱠᱚᱢᱟᱜ ᱛᱟᱞᱟᱨᱮ ᱢᱮᱱᱟᱜ ᱵᱚᱱᱟ ᱛᱚ ᱫᱤᱠᱩ ᱛᱟᱞᱟᱨᱮ ᱟᱫᱚ ᱩᱱᱠᱩ ᱠᱚ ᱥᱟᱞᱟᱜ ᱚᱠᱟ ᱞᱮᱠᱟ ᱵᱚ ᱡᱤᱛᱠᱟᱹᱨᱚᱜᱼᱟ ᱚᱱᱟ ᱠᱚᱦᱚᱸ ᱵᱮᱯᱟᱨ ᱢᱮᱱᱟᱜᱼᱟ ᱟᱭᱳ ᱦᱚᱲ ᱠᱚ ᱱᱚᱜᱼᱚᱭ ᱢᱮᱱ ᱠᱮᱜᱼᱟ ᱠᱚ ᱮᱱᱟᱝ ᱜᱤᱧ ᱟᱸᱡᱚᱢ ᱠᱮᱜᱼᱟ ᱡᱮ ᱟᱞᱮ ᱫᱚ ᱟᱹᱰᱤ ᱡᱟᱹᱥᱛᱤ ᱞᱮ ᱵᱟᱲᱟᱭ ᱫᱚ ᱟᱫᱚ ᱟᱫᱚ ᱚᱱᱟ ᱦᱚᱸᱛᱚ ᱠᱟᱱᱟ ᱠᱟᱱ ᱜᱮᱭᱟ ᱡᱩᱫᱤ ᱥᱩᱫᱩ ᱞᱟᱡ ᱫᱟᱠᱟ ᱜᱮᱵᱚᱱ ᱧᱮᱞᱟ ᱮᱱᱠᱷᱟᱱ ᱦᱤᱡᱩᱜ ᱠᱟᱱ ᱫᱤᱱ ᱨᱮ ᱟᱵᱚᱨᱮᱱ ᱜᱤᱫᱽᱨᱟᱹ ᱠᱚ ᱪᱮᱠᱟ ᱵᱚ ᱤᱭᱟᱹ ᱠᱚᱣᱟ ᱚᱱᱟ ᱠᱚᱦᱚᱸ ᱫᱚᱨᱠᱟᱨ ᱠᱟᱱ ᱜᱮᱭᱟ ᱟᱨ ᱵᱟᱠᱷᱟᱱ ᱟᱹᱛᱩ ᱫᱤᱥᱚᱢ ᱢᱮᱱ ᱢᱮ ᱵᱟᱡᱟᱨ ᱢᱮᱱ ᱢᱮ ᱠᱚᱢ ᱵᱮᱥᱤ ᱮᱢᱚᱱ ᱠᱚᱲᱟ ᱠᱚᱠᱚ ᱧᱩᱭᱮᱜᱼᱟ ᱟᱫᱚ ᱪᱮᱫ ᱦᱚᱸ ᱵᱟᱵᱚ ᱪᱮᱠᱟ ᱫᱟᱲᱮᱭᱟᱜᱼᱟ
ᱚᱱᱟᱜᱤᱧ ᱢᱮᱱᱮᱜᱼᱟ ᱦᱮᱸ

ᱥᱩᱨᱩᱜᱼᱟ ᱵᱚ ᱵᱟᱵᱚ ᱥᱩᱨ ᱥᱩᱯᱩᱨ ᱞᱮᱱᱠᱷᱟᱱ ᱪᱮᱫᱟᱜ ᱪᱮᱫ ᱵᱟᱝ ᱥᱟᱶᱛᱟ ᱫᱚ ᱦᱮᱸ ᱤᱧ ᱤᱧ ᱞᱮᱠᱟᱧ ᱠᱟᱢᱟᱣᱮᱫᱼᱟ ᱨᱳᱡᱽᱜᱟᱨᱤᱧ ᱤᱧᱟᱹᱜ ᱤᱧ ᱡᱚᱢᱟ ᱦᱮᱸ ᱤᱧ ᱫᱚ ᱟᱹᱰᱤ ᱢᱟᱨᱟᱝ ᱡᱟᱭᱜᱟ ᱨᱤᱧ ᱪᱟᱹᱠᱨᱤ ᱠᱟᱱᱟ ᱫᱚᱢᱮ ᱜᱟᱹᱰᱤ ᱜᱷᱚᱲᱟ ᱛᱤᱧ ᱫᱟᱬᱟᱱᱟ ᱟᱫᱚ ᱤᱧᱨᱮᱱ ᱵᱟᱹᱦᱩ ᱜᱤᱫᱽᱨᱟᱹ ᱫᱚ ᱟᱫᱚ ᱡᱚᱛᱚ ᱟᱫᱚ ᱥᱟᱱᱛᱟᱲ ᱠᱚ ᱥᱟᱞᱟᱜ ᱫᱚ ᱤᱧ ᱫᱚ ᱨᱚᱲ ᱜᱮ ᱵᱟᱹᱧ ᱨᱚᱲᱟ ᱱᱚᱝᱠᱟ ᱞᱮᱠᱷᱟᱱ ᱫᱚ ᱵᱟᱭ ᱜᱟᱱᱚᱜᱼᱟ ᱥᱟᱶᱛᱟ ᱡᱩᱫᱤ ᱵᱚᱱ ᱢᱮᱱᱟ ᱮᱱᱠᱷᱟᱱ ᱡᱚᱛᱚ ᱦᱚᱲ ᱥᱟᱞᱟᱜ ᱜᱮ ᱡᱟᱦᱟᱸ ᱛᱤᱱᱟᱹᱜ ᱢᱤᱞᱟᱹ ᱢᱮᱥᱟ ᱠᱟᱛᱮ ᱛᱟᱦᱮᱸ ᱜᱟᱱᱚᱜᱼᱟ ᱩᱱᱟᱹᱜ ᱵᱚ ᱛᱟᱦᱮᱱᱟ ᱦᱮᱸ ᱫᱤᱱ ᱥᱮ ᱡᱚᱛᱚ ᱥᱚᱢᱚᱭ ᱫᱚ ᱵᱟᱝ ᱜᱟᱱᱚᱜᱼᱟ ᱟᱞᱮ ᱦᱚᱸ ᱫᱤᱱ ᱫᱚ ᱵᱟᱞᱮ ᱥᱚᱢᱚᱭ ᱫᱟᱲᱮᱭᱟᱜᱼᱟ ᱡᱟᱦᱟᱸ ᱛᱤᱱᱟᱹᱜ ᱜᱟᱱᱚᱜᱼᱟ ᱟᱨᱠᱤ ᱤᱱᱠᱟᱹ ᱵᱚ ᱜᱚᱯᱚᱲᱚᱜᱼᱟ ᱤᱧᱟᱹᱜ ᱢᱮᱱ ᱫᱚ ᱟᱨ ᱠᱷᱚᱡᱽ ᱞᱮᱠᱷᱟᱱ ᱯᱮ ᱦᱳᱭᱛᱳ ᱛᱮᱦᱮᱧ ᱯᱮ ᱠᱷᱚᱡᱽ ᱠᱮᱫ ᱞᱮᱭᱟ ᱛᱮᱦᱮᱧ ᱵᱟᱞᱮ ᱥᱩᱨ ᱞᱮᱱᱟ ᱢᱤᱫ ᱫᱤᱱ ᱯᱚᱨᱮ ᱢᱤᱫ ᱦᱟᱯᱛᱟ ᱯᱚᱨᱮ ᱫᱚᱥ ᱫᱤᱱ ᱯᱚᱨᱮ ᱯᱚᱱᱨᱚ ᱫᱤᱱ ᱯᱚᱨᱮ ᱵᱟᱝᱠᱷᱟᱱ ᱢᱤᱫ ᱪᱟᱸᱫᱚ ᱯᱚᱨᱮ ᱨᱮᱦᱚᱸ ᱞᱮ ᱦᱤᱡᱩᱜᱼᱟ ᱡᱮ ᱵᱟᱝ ᱟᱯᱮ ᱚᱸᱰᱮ ᱠᱚ ᱠᱷᱚᱡᱽ ᱟᱠᱟᱫ ᱞᱮᱭᱟ ᱚᱸᱰᱮ ᱫᱚ ᱠᱟᱹᱡ ᱥᱚᱢᱚᱭ ᱮᱢ ᱦᱩᱭᱩᱜᱼᱟ ᱦᱮᱸ ᱚᱱᱟ ᱠᱷᱚᱡᱽ ᱵᱚ ᱫᱚᱦᱚᱭᱟ ᱫᱩᱞᱟ ᱵᱚ ᱫᱚᱦᱚᱭᱟ ᱮᱱᱠᱷᱟᱱ ᱜᱚᱯᱚᱲᱚᱜ ᱟᱵᱚ ᱤᱱᱟᱹᱜᱮ ᱢᱟ ᱥᱟᱱᱟᱢ ᱠᱚᱜᱮ ᱫᱚᱦᱲᱟ ᱛᱮ ᱡᱚᱦᱟᱨ